ᱡᱚᱦᱟᱨ ᱛᱮᱦᱮᱧ ᱫᱚ ᱢᱤᱫᱴᱟᱝ ᱚᱱᱚᱲᱦᱮᱧ ᱞᱟᱹᱭᱟ ᱯᱮ ᱜᱮᱞ ᱡᱩᱱ ᱫᱤᱥᱟᱹ ᱠᱟᱛᱮ ᱥᱮᱨᱢᱟ ᱠᱷᱚᱱ ᱟᱥᱟᱲ ᱫᱟᱜ ᱡᱟᱹᱲᱤ ᱵᱤᱞᱤᱫ ᱵᱤᱡᱽᱞᱤ ᱢᱮᱫ ᱨᱮ ᱡᱷᱟᱞᱠᱟ ᱦᱩᱰᱩᱨ ᱦᱟᱰᱦᱩᱰ ᱨᱤᱢᱤᱞ ᱛᱟᱞᱟ ᱠᱷᱚᱱ ᱥᱮᱨᱢᱟ ᱯᱚᱥᱟᱜ ᱯᱟᱲᱟᱜᱚᱜ ᱥᱤᱱᱟᱹᱢ ᱥᱟᱰᱮ ᱚᱨᱚᱝ ᱮᱫ ᱠᱟᱱᱟ ᱠᱤᱱ ᱪᱤᱨᱜᱟᱹᱞ ᱥᱟᱠᱣᱟ ᱪᱩᱱᱩ ᱦᱚᱯᱚᱱ ᱥᱩᱯᱩᱛᱩᱜ ᱵᱚᱭᱦᱟ ᱟᱹᱠᱤᱱ ᱥᱚᱱᱛᱚᱨ ᱪᱮᱸᱜᱷᱟᱜ ᱞᱟᱹᱜᱤᱫ ᱥᱟᱱᱛᱟᱲ ᱡᱟᱹᱛᱤ ᱡᱟᱠᱟᱛ ᱦᱚᱦᱚᱭᱮᱫᱟ ᱠᱤᱱ ᱵᱷᱚᱜᱽᱱᱟᱰᱤᱦᱤ ᱡᱩᱢᱤᱫᱚᱜ ᱞᱟᱹᱜᱤᱫ ᱦᱟᱱᱛᱮ ᱱᱟᱛᱮ ᱠᱷᱚᱱᱟᱜ ᱫᱤᱥᱩᱣᱟᱹ ᱠᱚ ᱦᱤᱡᱩᱜ ᱰᱚᱦᱨᱟᱣ ᱟᱠᱟᱱᱟ ᱠᱚ ᱵᱩᱨᱩᱫ ᱵᱩᱨᱩᱫ ᱦᱩᱞ ᱦᱩᱞ ᱥᱟᱹᱭ ᱠᱤᱨᱤᱭᱟᱹ ᱦᱟᱛᱟᱣ ᱢᱚᱱᱮ ᱠᱷᱚᱱ ᱠᱚ ᱚᱪᱚᱜ ᱪᱷᱟᱰᱟᱣ ᱟᱠᱟᱫ ᱵᱚᱛᱚᱨ ᱜᱩᱡᱩᱜ ᱱᱟᱦᱟᱪᱟᱨ ᱛᱮ ᱛᱷᱟᱠᱟᱣ ᱟᱞᱟᱣ ᱛᱷᱤᱨᱩᱜ ᱟᱵᱚᱱ ᱟᱫᱚ ᱛᱤᱱᱟᱹᱜ ᱫᱤᱱ ᱫᱮᱞᱟ ᱵᱚᱱ ᱦᱩᱞ ᱟᱫᱚ ᱵᱟᱵᱚᱱ ᱵᱟᱛᱟᱣ ᱞᱮᱵᱷᱲᱟ ᱫᱤᱥᱚᱢ ᱵᱟᱭᱨᱤ ᱱᱤᱯᱩᱡᱽ ᱠᱚᱣᱟ ᱵᱚᱱ ᱟᱵᱚ ᱚᱨ ᱚᱲᱮᱡ ᱠᱤᱪᱨᱤᱡ ᱯᱟᱲᱦᱟᱴ ᱯᱟᱴᱷᱮ ᱜᱚᱜᱚ ᱟᱧᱪᱟᱨ ᱞᱩᱜᱽᱲᱤ ᱯᱷᱟᱸᱰᱨᱟ ᱥᱤᱲᱟᱹᱝ ᱡᱚᱵᱚᱨ ᱦᱚᱵᱚᱨ ᱦᱟᱞᱚ ᱞᱟᱫᱮ ᱥᱟᱫᱚᱢ ᱪᱮᱛᱟᱱ ᱨᱤᱸᱜᱟᱹᱣ ᱮᱱᱟ ᱠᱚ ᱩᱱᱠᱩ ᱰᱮᱨᱟ ᱵᱷᱤᱛᱨᱤ ᱵᱤᱨ ᱫᱟᱱᱟᱝ᱾ ᱯᱷᱮᱫ ᱞᱮᱱ ᱢᱮᱫ ᱛᱟᱠᱚ ᱵᱟᱹᱦᱩ ᱮᱨᱟ ᱢᱤᱥᱨᱟ ᱟᱭᱳ ᱠᱚ ᱪᱮᱛᱟᱱ ᱵᱟᱹᱱᱩᱜ ᱛᱟᱠᱚ ᱫᱟᱭᱟ ᱵᱟᱹᱭᱨᱤ ᱡᱟᱹᱛᱤ ᱞᱮᱛᱟᱲ ᱠᱚ ᱪᱷᱩᱴᱟᱹᱣ ᱮᱱ ᱛᱤᱨᱞᱟᱹ ᱦᱚᱯᱚᱱ ᱡᱟᱹᱛᱤ ᱜᱩᱪᱟᱹᱣ᱾ ᱱᱤᱨᱜᱷᱤᱱ ᱛᱮᱛᱟᱝ ᱩᱱᱟᱹᱜ ᱯᱮᱨᱮᱡ ᱛᱟᱠᱚ ᱯᱟᱯᱤ ᱢᱚᱱᱮ ᱩᱛᱤ ᱥᱩᱛᱤ ᱨᱟᱡᱽ ᱠᱚ ᱪᱟᱞᱟᱣ ᱞᱟᱹᱜᱤᱫ ᱢᱚᱱᱮ ᱨᱮ ᱞᱟᱞᱚᱪ᱾ ᱵᱤᱨ ᱵᱩᱨᱩ ᱚᱛ ᱦᱟᱥᱟ ᱱᱤᱞᱟᱹᱢᱤᱭᱟᱹ ᱨᱟᱡᱽ ᱢᱟᱹᱪᱤ ᱨᱮ ᱫᱩᱲᱩᱵ ᱞᱟᱞᱚᱪᱤᱭᱟᱹ᱾ ᱟᱵᱚ ᱡᱟᱱᱟᱢ ᱫᱤᱥᱚᱢ ᱨᱮ ᱩᱱᱠᱩ ᱦᱩᱱᱟᱹᱝ ᱫᱚᱨᱵᱟᱨᱤᱭᱟᱹ ᱥᱟᱥᱚᱱᱤᱭᱟᱹ ᱵᱤᱪᱟᱹᱨᱤᱭᱟᱹ᱾ ᱚᱰᱟᱣ ᱞᱮᱫᱟ ᱠᱤᱱ ᱠᱚᱲᱟᱢ ᱥᱮᱸᱜᱮᱞ ᱴᱩᱴᱤ ᱥᱟᱢᱟᱝ᱾ ᱡᱟᱱᱟᱢ ᱫᱤᱥᱚᱢ ᱨᱩᱠᱷᱤᱭᱟᱹ ᱟᱸᱜ ᱥᱟᱨ ᱛᱮᱨᱟᱝ᱾ ᱡᱤᱣᱤ ᱠᱤᱱ ᱟᱞᱟᱭ ᱞᱮᱫ ᱯᱷᱩᱨᱜᱟᱹᱞ ᱫᱤᱥᱚᱢ ᱞᱟᱹᱜᱤᱫ ᱥᱤᱫᱩ ᱠᱟᱹᱱᱩ᱾ ᱢᱟᱭᱟᱢ ᱢᱟᱭᱟᱢ ᱛᱮ ᱞᱚᱦᱚᱫ ᱮᱱ ᱫᱷᱟᱹᱨᱛᱤ ᱟᱭᱳ ᱠᱚᱞᱮ᱾ ᱡᱚᱦᱟᱨ ᱦᱩᱞ ᱡᱚᱦᱟᱨ᱾